ᱥᱟᱱᱟᱢ ᱠᱚ ᱡᱚᱦᱟᱨ ᱜᱮ ᱛᱮᱦᱮᱧᱟᱜ ᱢᱤᱱᱤ ᱵᱞᱚᱜ ᱵᱷᱤᱰᱤᱭᱳ ᱨᱮ ᱟᱯᱮ ᱥᱟᱱᱟᱢ ᱠᱚᱧ ᱡᱚᱦᱟᱨ ᱜᱮ ᱤᱧ ᱯᱨᱚᱥᱚᱱᱡᱤᱛ ᱠᱤᱥᱠᱩ ᱟᱨ ᱛᱮᱦᱮᱧ ᱤᱧ ᱯᱮ ᱧᱮᱞ ᱫᱟᱲᱮᱭᱟᱹᱧ ᱠᱟᱱ ᱛᱟᱵᱚᱱᱟ ᱡᱮ ᱛᱮᱦᱮᱧ ᱱᱚᱝᱠᱟ ᱥᱮᱛᱟᱜ ᱨᱮ ᱵᱮᱨᱮᱫ ᱠᱟᱛᱮ ᱵᱞᱚᱜ ᱵᱷᱤᱰᱤᱭᱳ ᱵᱮᱱᱟᱣᱤᱧ ᱥᱴᱟᱨᱴ ᱠᱮᱫ ᱛᱟᱵᱚᱱᱟ ᱟᱨ ᱛᱮᱦᱮᱧ ᱠᱷᱟᱥ ᱵᱟᱛ ᱱᱚᱣᱟ ᱠᱟᱱᱟ ᱤᱧ ᱢᱮᱱᱟ ᱡᱮ ᱵᱷᱤᱰᱤᱭᱳ ᱪᱮᱫᱟᱜ ᱵᱚᱱ ᱵᱮᱱᱟᱣᱟ ᱥᱮ ᱵᱟᱝ ᱟᱭᱢᱟ ᱦᱚᱲᱟᱜ ᱦᱩᱫᱤᱥ ᱨᱮᱜᱮ ᱵᱷᱤᱰᱤᱭᱳ ᱵᱮᱱᱟᱣ ᱨᱮᱭᱟᱜ ᱥᱟᱣᱟᱞ ᱥᱟᱣᱟᱞ ᱦᱩᱭᱩᱜ ᱠᱟᱱᱟ ᱥᱮ ᱯᱨᱚᱥᱱᱚ ᱦᱩᱭᱩᱜ ᱠᱟᱱᱟ ᱡᱮ ᱵᱷᱤᱰᱤᱭᱳ ᱪᱤᱠᱟᱹᱭ ᱞᱟᱹᱜᱤᱫ ᱵᱚᱱ ᱵᱮᱱᱟᱣᱫᱟ ᱦᱮᱸ ᱥᱮ ᱵᱟᱝ ᱟᱨ ᱵᱷᱤᱰᱤᱭᱳ ᱵᱮᱱᱟᱣ ᱠᱟᱛᱮ ᱪᱮᱫ ᱵᱚᱱ ᱪᱤᱠᱟᱹᱭᱟ ᱟᱨ ᱵᱷᱤᱰᱤᱭᱳ ᱵᱮᱱᱟᱣ ᱪᱮᱫᱟᱜ ᱞᱟᱹᱠᱛᱤ ᱠᱟᱱᱟ ᱥᱮ ᱵᱟᱝ ᱛᱚᱧ ᱢᱮᱱᱟ ᱥᱳᱥᱟᱞ ᱢᱤᱰᱤᱭᱟ ᱨᱮ ᱡᱩᱫᱤ ᱟᱢ ᱠᱩᱪ ᱵᱮᱦᱛᱟᱨᱮᱢ ᱠᱟᱹᱢᱤ ᱫᱟᱲᱮᱭᱟᱜ ᱠᱷᱟᱱ

ᱱᱚᱣᱟ ᱨᱮ ᱟᱹᱰᱤ ᱥᱚᱢᱚᱭ ᱮᱢᱚᱜ ᱫᱚᱨᱠᱟᱨ ᱠᱟᱱᱟ ᱪᱮᱫ ᱞᱮᱠᱟ ᱮᱴᱟᱜ ᱠᱟᱹᱢᱤ ᱨᱮ ᱥᱚᱢᱚᱭ ᱮᱢᱟ ᱚᱱᱠᱟ ᱜᱮ ᱥᱚᱢᱚᱭ ᱮᱢ ᱮᱢᱚᱜ ᱫᱚᱨᱠᱟᱨ ᱠᱟᱱᱟ ᱟᱨ ᱟᱢ ᱵᱷᱤᱰᱤᱭᱳ ᱵᱮᱱᱟᱣ ᱵᱮᱱᱟᱣ ᱛᱮᱜᱮ ᱪᱮᱫ ᱨᱮᱭᱟᱜ ᱪᱮᱫᱟᱜ ᱪᱮᱫ ᱤᱫᱤᱭᱟᱢ ᱮᱠᱥᱯᱨᱮᱱ ᱮᱠᱥᱯᱨᱮᱱᱥ ᱦᱩᱭᱩᱜ ᱛᱟᱢᱟ ᱟᱨ ᱚᱱᱠᱟᱛᱮ ᱟᱢᱟᱜ ᱨᱮᱧᱡᱽ ᱛᱟᱢ ᱵᱟᱲᱦᱟᱜᱼᱟ ᱟᱨ ᱟᱢ ᱢᱮᱛᱟᱜ ᱢᱮ ᱟᱢ ᱟᱢ ᱨᱮᱱ ᱢᱚᱛᱞᱚᱵ ᱢᱮ ᱥᱟᱯᱚᱴᱟᱨ ᱠᱚ ᱵᱟᱲᱦᱟᱜ ᱛᱟᱢᱟ ᱥᱮ ᱥᱟᱯᱚᱴᱮᱢ ᱧᱟᱢᱟ ᱚᱱᱮ ᱚᱱᱠᱟ ᱛᱮᱜᱮ ᱟᱨ ᱪᱮᱫ ᱞᱮᱠᱟ ᱵᱚᱱ ᱢᱮᱱ ᱠᱮᱭᱟ ᱡᱟᱦᱟᱱᱟᱜ ᱮᱴᱟᱜ ᱠᱟᱹᱢᱤ ᱚᱱᱟ ᱠᱟᱹᱢᱤ ᱪᱮᱫ ᱞᱮᱠᱟ ᱚᱱᱟ ᱠᱟᱹᱢᱤ ᱨᱮ ᱪᱮᱫ ᱞᱮᱠᱟ ᱠᱷᱟᱴᱟᱜ ᱡᱟᱹᱨᱩᱲ ᱠᱟᱱᱟ ᱚᱱᱟ ᱠᱟᱹᱢᱤ ᱨᱮ ᱪᱮᱫ ᱞᱮᱠᱟ ᱠᱟᱹᱢᱤ ᱠᱟᱹᱢᱤ ᱛᱮᱜᱮ ᱥᱟᱯᱚᱴᱮᱢ ᱧᱟᱢ ᱮᱫᱟ ᱴᱷᱤᱠ ᱚᱱᱠᱟ ᱜᱮ ᱠᱟᱹᱢᱤ ᱫᱚ ᱥᱮᱢ ᱜᱮᱭᱟ ᱞᱮᱠᱤᱱ ᱱᱚᱣᱟ ᱫᱚ ᱚᱱᱠᱟ ᱢᱮᱦᱱᱚᱛ ᱞᱮᱠᱟ ᱵᱟᱝ ᱦᱚᱲ ᱠᱚ ᱵᱟᱝ ᱠᱚ ᱧᱮᱞ ᱧᱟᱢᱟ ᱡᱮ ᱵᱷᱤᱰᱤᱭᱳ ᱵᱮᱱᱟᱣ ᱛᱤᱱᱟᱹᱜ ᱢᱮᱦᱱᱚᱛᱟ ᱮᱰᱤᱴᱤᱝ ᱮᱢᱟᱱ ᱛᱮᱭᱟᱜ ᱥᱚᱵ ᱟᱨ ᱪᱮᱫ ᱛᱮᱫ ᱠᱚ ᱟᱭᱢᱟ ᱵᱚᱱ ᱵᱟᱰᱟᱭ ᱜᱮᱭᱟ ᱵᱚᱱ ᱛᱤᱱᱟᱹᱜ ᱦᱟᱨᱚᱱᱟ ᱢᱮᱱᱠᱷᱟᱱ ᱮᱠ ᱱᱚᱢᱵᱚᱨ ᱠᱟᱛᱷᱟ ᱠᱟᱱᱟ ᱪᱮ ᱵᱷᱤᱰᱤᱭᱳ ᱨᱮ ᱵᱮᱱᱟᱣ ᱠᱟᱛᱮ ᱪᱮᱫ ᱞᱮᱠᱟᱛᱮ ᱟᱢᱱᱟᱨᱮᱢ ᱞᱟᱦᱟ ᱫᱟᱲᱮᱭᱟᱜᱼᱟ ᱢᱮᱱᱠᱷᱟᱱ ᱚᱱᱟ ᱫᱚ ᱵᱷᱤᱰᱤᱭᱳ ᱵᱮᱱᱟᱣ ᱠᱟᱛᱮ ᱵᱟᱝ ᱵᱷᱟᱭᱨᱟᱞᱚᱜ ᱠᱟᱱ ᱵᱟᱝ ᱵᱷᱤᱭᱩᱥ ᱵᱟᱝ ᱪᱟᱞᱟᱜ ᱠᱟᱱ ᱚᱱᱟ ᱫᱚ ᱮᱠᱪᱩᱭᱮᱞᱤ ᱠᱟᱨᱚᱱ ᱫᱚ ᱚᱱᱟ ᱫᱚ ᱵᱟᱝ ᱠᱟᱱᱟ ᱮᱠᱪᱩᱭᱮᱞᱤ ᱚᱱᱟ ᱨᱮᱭᱟᱜ ᱠᱟᱨᱚᱱ ᱫᱚ ᱱᱚᱣᱟ ᱦᱩᱭ ᱫᱟᱲᱮᱭᱟᱜᱼᱟ ᱡᱮ ᱱᱚᱣᱟ ᱠᱚ ᱦᱩᱭ ᱫᱟᱲᱮᱭᱟᱜᱼᱟ ᱡᱮ ᱵᱷᱤᱰᱤᱭᱳ ᱢᱚᱡᱽ ᱛᱮ ᱵᱮᱱᱟᱣ ᱢᱮ ᱵᱷᱤᱰᱤᱭᱳ ᱨᱮᱭᱟᱜ ᱴᱟᱭᱴᱮᱞ ᱢᱚᱡᱽ ᱫᱚᱦᱚᱭ ᱢᱮ ᱵᱷᱤᱰᱤᱭᱳ ᱵᱷᱤᱰᱤᱭᱳ ᱨᱮᱭᱟᱜ ᱢᱚᱡᱽ ᱴᱟᱭᱴᱮᱞ ᱫᱚᱦᱚᱭ ᱢᱮ ᱟᱨ ᱢᱟᱱᱮ ᱟᱢ ᱢᱚᱡᱽ ᱵᱮᱱᱟᱣ ᱢᱮ ᱡᱮᱢᱚᱱ ᱢᱚᱡᱽ ᱦᱩᱭᱩᱜ ᱛᱟᱢᱟ ᱛᱚ ᱜᱟᱛᱮ ᱠᱚ ᱛᱮᱦᱮᱧᱟᱜ ᱢᱤᱱᱤ ᱵᱞᱚᱜᱽ ᱨᱮ ᱤᱧ ᱛᱷᱚᱲᱟ ᱜᱟᱱ ᱵᱷᱤᱰᱤᱭᱳ ᱵᱮᱱᱟᱣ ᱨᱮᱭᱟᱜ ᱢᱤᱫ ᱵᱟᱨ ᱠᱟᱛᱷᱟᱧ ᱨᱚᱲ ᱠᱮᱫ ᱛᱟᱵᱚᱱᱟ ᱟᱫᱚ ᱯᱟᱹᱦᱤᱞ ᱫᱚ ᱱᱚᱝᱠᱟᱱ ᱠᱟᱛᱷᱟᱧ ᱨᱚᱲ ᱠᱟᱜᱼᱟ ᱟᱫᱚ ᱟᱪᱪᱷᱟ ᱱᱤᱭᱟᱹ ᱵᱟᱨ ᱫᱚ ᱤᱱᱠᱟ ᱜᱤᱧ ᱞᱟᱹᱭ ᱟᱵᱚᱱ ᱠᱟᱱᱟ ᱟᱫᱚ ᱱᱮᱠᱥᱴ ᱵᱟᱨ ᱵᱷᱤᱰᱤᱭᱳ ᱦᱤᱡᱩᱜᱼᱟ ᱟᱯᱮ ᱡᱩᱫᱤ ᱠᱚᱢᱮᱱᱴ ᱨᱮᱯᱮ ᱞᱟᱹᱭ ᱛᱟᱵᱚᱱᱟ ᱡᱟᱹᱨᱩᱲ ᱱᱚᱝᱠᱟᱱ ᱵᱷᱤᱰᱤᱭᱳᱧ ᱟᱹᱜᱩᱭ ᱛᱟᱵᱚᱱᱟ ᱱᱚᱣᱟ ᱵᱤᱥᱚᱭ ᱨᱮᱭᱟᱜ ᱢᱟ ᱮᱱᱠᱷᱟᱱ ᱡᱚᱦᱟᱨ ᱜᱮ